ᱤᱧ ᱫᱚ ᱵᱷᱟᱨᱚᱛ ᱡᱟᱠᱟᱛ ᱥᱟᱱᱛᱟᱲ ᱯᱟᱹᱴᱷᱩᱣᱟᱹ ᱜᱟᱶᱛᱟ ᱵᱟᱸᱠᱩᱲᱟ ᱡᱮᱞᱟ ᱠᱚᱢᱤᱴᱤ ᱨᱮᱱ ᱯᱨᱮᱥᱤᱰᱮᱱᱴ ᱨᱟᱭᱯᱩᱨ ᱵᱞᱚᱠ ᱡᱩᱣᱟᱹᱱ ᱢᱟᱰᱣᱟ ᱛᱮᱦᱮᱧ ᱱᱚᱰᱮ ᱚᱱᱟ ᱤᱭᱩᱱᱤᱴ ᱵᱮᱨᱮᱫ ᱦᱩᱭᱱᱟ ᱟᱫᱚ ᱚᱱᱟ ᱵᱟᱠᱷᱨᱟ ᱛᱮᱜᱮ ᱛᱮᱦᱮᱧ ᱱᱚᱰᱮ ᱫᱚ ᱜᱟᱞᱢᱟᱨᱟᱣ ᱛᱟᱦᱮᱸ ᱦᱩᱭ ᱞᱮᱱᱟ ᱚᱱᱟ ᱜᱟᱞᱢᱟᱨᱟᱣ ᱨᱮ ᱟᱹᱰᱤᱜᱟᱱ ᱟᱞᱮ ᱨᱮᱱ ᱥᱚᱦᱮᱫ ᱠᱚᱦᱚᱸ ᱠᱚ ᱛᱟᱦᱮᱸ ᱠᱟᱱᱟ ᱚᱱᱟ ᱥᱟᱶᱛᱮ ᱱᱟᱣᱟ ᱱᱩᱠᱩ ᱡᱟᱦᱟᱸᱭ ᱠᱚ ᱦᱮᱡ ᱞᱮᱱᱟ ᱱᱩᱠᱩ ᱦᱚᱸᱠᱚ ᱛᱟᱦᱮᱸ ᱠᱟᱱᱟ ᱟᱨ ᱡᱩᱫᱤ ᱱᱚᱜᱼᱚᱭ ᱡᱩᱣᱟᱹᱱ ᱢᱟᱰᱣᱟ ᱨᱮᱱᱟᱜ ᱠᱟᱹᱢᱤ ᱫᱚ ᱪᱮᱫ ᱠᱟᱱᱟ ᱡᱩᱫᱤ ᱠᱷᱟᱴᱚ ᱢᱟᱪᱷᱟᱛᱮᱢ ᱞᱟᱹᱭ ᱞᱮᱠᱷᱟᱱ ᱱᱚᱣᱟ ᱫᱚ ᱢᱩᱞᱚᱛᱚ ᱞᱟᱹᱭ ᱜᱟᱱᱚᱜᱼᱟ ᱥᱟᱱᱛᱟᱲ ᱥᱟᱶᱛᱟ ᱨᱮᱱᱟᱜ ᱥᱟᱱᱟᱢ ᱞᱮᱠᱟᱱᱟᱜ ᱟᱱᱟᱴ ᱮᱴᱠᱮᱴᱚᱬᱮ ᱥᱮ ᱚᱱᱟ ᱨᱮᱱᱟᱜ ᱡᱟᱦᱟᱸ ᱤᱭᱟᱹ ᱠᱚ ᱛᱟᱦᱮᱱᱟ ᱟᱨᱠᱤ ᱚᱱᱟ ᱩᱱᱟᱹᱜ ᱞᱟᱠᱪᱟᱨ ᱚᱱᱟ ᱨᱮᱱᱟᱜ ᱫᱷᱚᱨᱚᱢ ᱚᱱᱟ ᱨᱮᱱᱟᱜ ᱥᱟᱢᱟᱡᱤᱠ ᱠᱟᱹᱢᱤᱦᱚᱨᱟ ᱠᱚ ᱥᱟᱱᱟᱢᱟᱜ ᱠᱚ ᱢᱮᱫ ᱞᱩᱛᱩᱨ ᱞᱟᱹᱜᱤᱫ ᱛᱮ ᱛᱟᱭᱚᱢ ᱫᱟᱨᱟᱢ ᱫᱤᱱ ᱨᱮ ᱡᱟᱦᱟᱸᱭ ᱠᱚ ᱥᱟᱱᱛᱟᱲ ᱥᱟᱶᱛᱟ ᱨᱮᱱ ᱡᱟᱦᱟᱸᱭ ᱟᱹᱜᱩᱣᱟᱹᱱ ᱞᱟᱹᱭ ᱜᱟᱱᱚᱜᱼᱟ ᱩᱱᱠᱩ ᱟᱹᱜᱩᱣᱟᱹᱱ ᱛᱮᱭᱟᱨ ᱨᱮᱱᱟᱜ ᱜᱮ ᱢᱤᱫᱴᱟᱝ ᱦᱩᱰᱤᱧ ᱧᱚᱜ ᱥᱚᱝᱥᱠᱚᱨᱚᱱ ᱠᱟᱱᱟ ᱞᱟᱹᱭ ᱜᱟᱱᱚᱜᱼᱟ ᱤᱧ ᱫᱚ ᱚᱨᱡᱩᱱ ᱴᱩᱰᱩ ᱟᱨ ᱛᱮᱦᱮᱧ ᱱᱚᱜᱼᱚᱭ ᱨᱟᱭᱯᱩᱨ ᱵᱞᱚᱠ ᱨᱮ ᱡᱟᱦᱟᱸ ᱡᱩᱣᱟᱹᱱ ᱢᱟᱰᱣᱟ ᱡᱟᱦᱟᱸ ᱤᱭᱩᱱᱤᱴ ᱜᱚᱴᱷᱚᱱ ᱦᱩᱭᱮᱱᱟ ᱚᱱᱟ ᱨᱤᱱᱤᱡ ᱛᱮᱦᱮᱧ ᱫᱚ ᱯᱨᱮᱥᱤᱰᱮᱱᱴ ᱠᱟᱹᱱᱟᱹᱧ ᱧᱩᱛᱩᱢ ᱫᱚ ᱦᱩᱭᱩᱜ ᱠᱟᱱᱟ ᱫᱷᱚᱨᱚᱢᱫᱟᱥ ᱦᱟᱸᱥᱫᱟ ᱚᱲᱟᱜ ᱛᱤᱧ ᱫᱚ ᱟᱣᱨᱟᱵᱚᱱᱤ ᱟᱨ ᱫᱤᱨᱜᱷᱚ ᱫᱤᱱ ᱩᱱ ᱥᱚᱢᱚᱭ ᱯᱟᱹᱴᱷᱩᱣᱟᱹ ᱜᱟᱶᱛᱟ ᱥᱚᱦᱮᱫ ᱞᱮᱠᱟᱛᱤᱧ ᱠᱟᱹᱢᱤᱭᱮᱫ ᱛᱟᱦᱮᱸᱫ ᱡᱟᱦᱟᱸ ᱫᱚ ᱡᱷᱟᱲᱜᱨᱟᱢ ᱡᱮᱞᱟ ᱫᱷᱟᱨᱮ ᱟᱭᱢᱟ ᱟᱵᱚ ᱨᱮᱱ ᱡᱟᱦᱟᱸᱭ ᱟᱹᱭᱩᱨᱤᱭᱟᱹ ᱠᱚ ᱢᱮᱱᱟᱜ ᱠᱚᱣᱟ ᱩᱱᱠᱩ ᱥᱟᱞᱟᱜ ᱛᱮᱜᱮ ᱟᱫᱚ ᱤᱧ ᱫᱚ ᱟᱭᱢᱟ ᱫᱤᱱ ᱠᱷᱚᱱᱟᱜ ᱜᱮ ᱤᱧᱟᱹᱜ ᱢᱚᱱᱮ ᱨᱮ ᱥᱟᱶᱛᱮ ᱡᱟᱦᱟᱸᱭ ᱱᱩᱭ ᱫᱟᱫᱟ ᱦᱮᱱᱟᱭᱟ ᱚᱨᱡᱩᱱ ᱴᱩᱰᱩ ᱟᱹᱞᱤᱧ ᱫᱚ ᱯᱨᱟᱭ ᱜᱮᱞᱤᱧ ᱜᱟᱯᱟᱞᱢᱟᱨᱟᱣ ᱛᱟᱦᱮᱸᱫ ᱡᱮ ᱟᱵᱚ ᱱᱚᱣᱟ ᱫᱷᱟᱨᱮ ᱡᱩᱫᱤ ᱢᱤᱫᱴᱮᱱ ᱤᱭᱩᱱᱤᱴ ᱵᱚᱱ ᱵᱮᱨᱮᱫ ᱠᱮᱭᱟ ᱡᱩᱣᱟᱹᱱ ᱠᱚᱣᱟᱜ ᱛᱟᱦᱚᱞᱮ ᱠᱷᱟᱱ ᱫᱚ ᱟᱭᱢᱟ ᱠᱟᱹᱢᱤ ᱜᱮ ᱰᱟᱢᱟᱰᱩᱞ ᱢᱮᱱᱟᱜ ᱟᱠᱟᱫᱟ ᱥᱮ ᱠᱟᱹᱢᱤ ᱞᱟᱹᱠᱛᱤ ᱠᱟᱱᱟ ᱦᱮᱸ ᱚᱱᱟ ᱠᱚ ᱥᱟᱡᱟᱣ ᱥᱟᱢᱴᱟᱣ ᱠᱟᱜ ᱫᱚᱨᱠᱟᱨ ᱠᱟᱱᱟ ᱱᱤᱦᱟᱹᱛ ᱠᱟᱨᱚᱱ ᱮᱢᱱᱤ ᱛᱮᱜᱮ ᱟᱵᱚ ᱟᱛᱳ ᱚᱲᱟᱜ ᱠᱷᱚᱱᱟᱜ ᱵᱚᱱ ᱧᱮᱞᱮᱜᱼᱟ ᱯᱨᱟᱛᱷᱚᱢᱤᱠ ᱠᱷᱚᱱᱟᱜ ᱟᱛᱳ ᱚᱲᱟᱜ ᱠᱷᱚᱱᱟᱜ ᱥᱮᱪᱮᱫ ᱟᱠᱷᱲᱟ ᱠᱷᱚᱱᱟᱜ ᱦᱮᱸ ᱥᱟᱱᱟᱢ ᱡᱟᱭᱜᱟ ᱨᱮᱜᱮ ᱟᱵᱚ ᱢᱟᱱᱮ ᱟᱹᱭᱫᱟᱹᱨ ᱠᱷᱚᱱᱟᱜ ᱟᱨᱟᱢᱵᱚ ᱠᱟᱛᱮ ᱟᱨᱟᱢᱵᱚ ᱞᱮᱠᱷᱟᱱ ᱫᱚ ᱱᱟᱱᱟ ᱦᱩᱱᱟᱹᱨ ᱚᱱᱠᱟᱱᱟᱜ ᱥᱳᱥᱳᱱ ᱠᱷᱚᱱᱟᱜ ᱚᱛᱛᱟᱪᱟᱨ ᱠᱷᱚᱱᱟᱜ ᱟᱵᱚ ᱵᱚᱱ ᱫᱤᱱᱟᱹᱢ ᱫᱤᱱ ᱟᱵᱚ ᱵᱚᱱ ᱥᱟᱢᱟᱝ ᱫᱟᱯᱨᱟᱢᱚᱜ ᱠᱟᱱᱟ ᱵᱚᱱ ᱟᱫᱚ ᱯᱨᱟᱭ ᱜᱮ ᱟᱹᱞᱤᱧ ᱡᱟᱦᱟᱸᱭ ᱱᱩᱭ ᱚᱰᱤᱭᱳ ᱴᱩᱰᱩ ᱜᱚᱢᱠᱮ ᱦᱮᱱᱟᱭᱟ ᱱᱩᱭ ᱥᱟᱨᱟ ᱫᱤᱱ ᱯᱨᱟᱭ ᱜᱮᱞᱤᱧ ᱨᱚᱯᱚᱲ ᱛᱟᱦᱮᱸᱜᱼᱟ ᱩᱱ ᱥᱚᱢᱚᱭ ᱡᱮ ᱱᱚᱣᱟ ᱪᱤᱛᱟᱹᱨ ᱨᱮ ᱡᱩᱫᱤ ᱟᱵᱚ ᱠᱤᱪᱷᱩ ᱥᱟᱡᱟᱣ ᱵᱚᱱ ᱛᱟᱦᱮᱱᱟ ᱛᱟᱦᱚᱞᱮ ᱠᱷᱟᱱ ᱫᱚ ᱱᱚᱣᱟ ᱟᱱᱟᱴ ᱠᱚᱫᱚ ᱡᱟᱣ ᱜᱮ ᱤᱧ ᱫᱚ ᱱᱤᱭᱟᱹ ᱜᱮ ᱢᱤᱫᱴᱮᱱ ᱟᱨᱫᱟᱥ ᱤᱧ ᱫᱚᱦᱚᱭᱟ ᱛᱮᱦᱮᱧ ᱡᱟᱦᱟᱸ ᱨᱟᱭᱯᱩᱨ ᱵᱞᱚᱠ ᱡᱟᱦᱟᱸ ᱡᱩᱣᱟᱹᱱ ᱢᱟᱰᱣᱟ ᱛᱮᱭᱟᱨ ᱦᱩᱭᱱᱟ ᱛᱮᱦᱮᱧ ᱫᱚ ᱟᱞᱮ ᱥᱩᱢᱩᱝ ᱫᱚ ᱵᱟᱝ ᱠᱟᱱᱟ ᱡᱮ ᱟᱞᱮ ᱞᱟᱹᱜᱤᱫ ᱞᱮ ᱛᱮᱭᱟᱨ ᱠᱮᱫᱟ ᱡᱮ ᱱᱚᱝᱠᱟᱱᱟᱜ ᱩᱭᱦᱟᱹᱨ ᱵᱷᱟᱵᱽᱱᱟ ᱟᱞᱚ ᱵᱚᱱ ᱫᱚᱦᱚᱭ ᱢᱟ ᱪᱮᱫᱟᱜ ᱥᱮ ᱟᱵᱚᱨᱮᱱ ᱢᱟᱹᱭ ᱵᱟᱹᱵᱩ ᱛᱟᱠᱚ ᱜᱮ ᱚᱞᱚᱜ ᱯᱟᱲᱦᱟᱜ ᱠᱟᱱᱟ ᱠᱚ ᱛᱟᱭᱚᱢ ᱫᱟᱨᱟᱢ ᱨᱮᱱ ᱡᱟᱦᱟᱸ ᱯᱚᱯᱚᱝᱲᱟ ᱠᱚ ᱦᱤᱡᱩᱜᱼᱟ ᱩᱱᱠᱩ ᱦᱚᱸ ᱡᱟᱦᱟᱸ ᱥᱮᱯᱷ ᱡᱟᱭᱜᱟ ᱵᱚᱱ ᱛᱮᱭᱟᱨ ᱦᱚᱴᱚ ᱟᱠᱚᱣᱟ ᱥᱟᱶ ᱥᱟᱶᱛᱮ ᱟᱵᱚ ᱟᱛᱳ ᱚᱲᱟᱜ ᱠᱚᱨᱮᱱᱟᱜ ᱡᱟᱦᱟᱸ ᱢᱟᱹᱡᱷᱤ ᱥᱤᱥᱴᱮᱢ ᱠᱚ ᱥᱟᱶᱛᱟ ᱟᱹᱨᱤ ᱞᱟᱠᱪᱟᱨ ᱥᱟᱢᱟᱡᱤᱠ ᱡᱤᱱᱤᱥ ᱟᱵᱚ ᱚᱱᱟ ᱠᱚᱵᱚᱱ ᱡᱚᱜᱟᱣ ᱡᱚᱛᱚᱱ ᱢᱟ ᱱᱚᱣᱟ ᱠᱚ ᱢᱤᱫᱴᱟᱝ ᱟᱞᱮ ᱤᱭᱩᱱᱤᱴ ᱫᱟᱨᱟᱭ ᱛᱮ ᱟᱞᱮ ᱢᱤᱫᱴᱮᱱ ᱢᱟᱱᱮ ᱥᱚᱴᱷᱤᱠ ᱫᱚᱦᱚ ᱞᱟᱹᱜᱤᱫ ᱛᱮ ᱟᱞᱮ ᱞᱮ ᱨᱤᱠᱟᱹᱭᱟ ᱦᱮᱸ ᱟᱨ ᱡᱮ ᱱᱚᱣᱟ ᱟᱞᱮ ᱜᱚᱲᱚ ᱜᱚᱯᱚᱲᱚ ᱞᱮ ᱠᱷᱚᱡᱚᱜᱼᱟ ᱦᱮᱸ ᱥᱟᱱᱟᱢ ᱠᱚᱴᱷᱮᱱ ᱱᱚᱣᱟ ᱜᱮ ᱢᱤᱫᱴᱮᱱ ᱟᱨᱫᱟᱥ ᱫᱚᱦᱚ ᱦᱩᱭᱩᱜᱼᱟ ᱡᱟᱛᱮ ᱚᱱᱠᱟ ᱵᱟᱹᱲᱤᱡ ᱩᱭᱦᱟᱹᱨ ᱵᱷᱟᱵᱽᱱᱟ ᱢᱚᱱᱮ ᱨᱮ ᱵᱟᱝ ᱫᱚᱦᱚ ᱠᱟᱛᱮᱫ ᱥᱟᱱᱟᱢ ᱜᱮ ᱫᱮᱞᱟ ᱜᱚᱲᱚ ᱵᱚᱱ ᱦᱤᱡᱩᱜ ᱢᱟ ᱟᱨ ᱟᱵᱚ ᱥᱟᱡᱟᱣ ᱥᱟᱢᱴᱟᱣ ᱵᱚᱱ ᱟᱵᱚ ᱟᱛᱳ ᱚᱲᱟᱜ ᱠᱷᱚᱱᱟᱜ ᱟᱨᱟᱢᱵᱚ ᱠᱟᱛᱮᱫ ᱦᱮᱸ ᱱᱤᱭᱟᱹ ᱜᱮ ᱠᱷᱟᱱ ᱤᱧ ᱜᱚᱢᱠᱮ ᱱᱤᱭᱟᱹ ᱡᱮ ᱛᱮᱦᱮᱧ ᱡᱩᱣᱟᱹᱱ ᱢᱟᱰᱣᱟ ᱵᱮᱨᱮᱫ ᱠᱮᱫᱟ ᱯᱮ ᱢᱮᱱᱠᱷᱟᱱ ᱟᱵᱚ ᱛᱮᱦᱮᱧ ᱵᱚᱱ ᱧᱮᱞ ᱠᱟᱫᱟ ᱥᱟᱱᱛᱟᱲ ᱥᱟᱶᱛᱟ ᱨᱮ ᱥᱮ ᱟᱵᱚ ᱱᱚᱣᱟ ᱴᱚᱴᱷᱟ ᱠᱚᱨᱮ ᱟᱭᱢᱟ ᱜᱚᱴᱟᱝ ᱥᱚᱝᱜᱚᱴᱷᱚᱱ ᱢᱮᱱᱟᱜᱼᱟ ᱡᱚᱛᱚ ᱜᱮ ᱡᱟᱦᱟᱸᱭ ᱡᱟᱦᱟᱸ ᱞᱮᱠᱟ ᱠᱚ ᱠᱟᱹᱢᱤ ᱠᱟᱱᱟ ᱢᱮᱱᱠᱷᱟᱱ ᱡᱩᱣᱟᱹᱱ ᱢᱟᱰᱣᱟ ᱞᱟᱹᱠᱛᱤ ᱯᱟᱲᱟᱣᱟᱜᱼᱟ ᱪᱮᱫᱟᱜ ᱟᱫᱚ ᱟᱭᱢᱟ ᱢᱩᱱᱤᱥᱤ ᱥᱮ ᱫᱟᱨᱥᱚᱱᱤᱠ ᱠᱚ ᱞᱟᱹᱭ ᱠᱟᱜᱼᱟ ᱥᱮ ᱚᱱᱠᱟᱱ ᱡᱟᱦᱟᱸ ᱤᱧ ᱨᱮᱱ ᱡᱟᱦᱟᱸᱭ ᱤᱛᱩᱱ ᱟᱥᱲᱟ ᱠᱷᱚᱱᱟᱜ ᱤᱧ ᱱᱚᱜᱼᱚᱭ ᱨᱟᱠᱟᱵ ᱦᱮᱡ ᱠᱟᱱᱟ ᱛᱮ ᱩᱱᱠᱩ ᱠᱚ ᱞᱟᱹᱭ ᱛᱟᱦᱮᱸᱫ ᱡᱮ ᱛᱩᱨᱩᱢ ᱛᱩᱨᱠᱤᱭᱟᱜ ᱫᱟᱲᱮ ᱫᱚ ᱟᱭᱢᱟ ᱢᱮᱱᱟᱜᱼᱟ ᱟᱨ ᱩᱱᱠᱩᱣᱟᱜ ᱫᱟᱲᱮ ᱥᱚᱴᱷᱤᱠ ᱡᱟᱭᱜᱟ ᱨᱮ ᱡᱩᱫᱤ ᱟᱵᱚ ᱵᱚᱱ ᱯᱨᱚᱭᱳᱜᱽ ᱫᱟᱲᱮᱭᱟᱜᱼᱟ ᱛᱟᱦᱚᱞᱮ ᱠᱷᱟᱱ ᱟᱵᱚ ᱢᱤᱫᱴᱮᱱ ᱵᱤᱯᱞᱚᱵ ᱵᱚᱱ ᱟᱹᱜᱩ ᱫᱟᱲᱮᱭᱟᱜᱼᱟ ᱵᱤᱯᱞᱚᱵ ᱟᱹᱜᱩ ᱥᱟᱶ ᱥᱟᱶᱛᱮ ᱟᱵᱚ ᱢᱤᱫᱴᱮᱱ ᱱᱟᱣᱟ ᱢᱤᱫᱴᱮᱱ ᱚᱱᱠᱟ ᱢᱟᱨᱥᱟᱞ ᱦᱮᱡ ᱟᱵᱚᱱᱟ ᱪᱟᱦᱮ ᱟᱵᱚ ᱚᱞᱚᱜ ᱯᱟᱲᱦᱟᱣ ᱨᱮ ᱦᱩᱭᱩᱜ ᱟᱛᱳ ᱚᱲᱟᱜ ᱨᱮ ᱦᱩᱭᱩᱜ ᱢᱤᱫᱴᱮᱱ ᱱᱤᱡᱮ ᱞᱮᱠᱟᱛᱮ ᱟᱯᱱᱟᱨ ᱞᱮᱠᱟᱛᱮ ᱵᱟᱧᱪᱟᱣ ᱨᱮᱱᱟᱜ ᱢᱤᱫᱴᱮᱱ ᱟᱹᱭᱫᱟᱹᱨ ᱵᱚᱱ ᱨᱮᱡ ᱫᱟᱲᱮᱭᱟᱜᱼᱟ ᱥᱮ ᱚᱱᱟ ᱡᱟᱭᱜᱟ ᱵᱚᱱ ᱛᱮᱭᱟᱨ ᱫᱟᱲᱮᱭᱟᱜᱼᱟ ᱱᱤᱭᱟᱹ ᱠᱷᱟᱹᱛᱤᱨ ᱛᱮᱜᱮ ᱢᱤᱫᱴᱮᱱ ᱡᱩᱣᱟᱹᱱ ᱠᱚᱣᱟᱜ ᱫᱚ ᱢᱤᱫᱴᱮᱱ ᱟᱹᱰᱤ ᱮᱱᱮᱢ ᱢᱮᱱᱟᱜᱼᱟ ᱱᱚᱣᱟ ᱟᱵᱚ ᱱᱚᱣᱟ ᱫᱷᱟᱹᱨᱛᱤ ᱨᱮ ᱥᱮ ᱱᱚᱣᱟ ᱫᱤᱥᱚᱢ ᱨᱮ